ᱵᱷᱚᱫᱨᱚ ᱪᱷᱟᱯᱨᱤ ᱮᱠᱵᱟᱨᱮ ᱥᱚᱢᱟᱡᱽ ᱨᱮᱱᱟᱜ ᱦᱮᱥᱴᱮᱜ ᱠᱚᱱᱴᱮᱱᱴ ᱛᱚᱵᱮ ᱱᱩᱠᱩ ᱪᱷᱟᱯᱨᱤ ᱵᱟᱨᱮᱛᱮ ᱢᱮᱱ ᱞᱟᱦᱟᱨᱮ ᱱᱩᱠᱩ ᱪᱷᱟᱯᱨᱤ ᱵᱷᱟᱭᱨᱟᱥ ᱦᱮᱡ ᱮᱱᱟ ᱚᱠᱟ ᱠᱷᱚᱡ ᱚᱱᱟ ᱛᱷᱚᱲᱟ ᱵᱚᱱ ᱵᱟᱲᱟᱭ ᱠᱟᱜ ᱞᱮᱜᱮ ᱪᱷᱟᱯᱨᱤ ᱵᱚᱞᱛᱮ ᱜᱮᱞᱮ ᱢᱤᱫᱴᱮᱡ ᱦᱚᱲᱟᱜ ᱟᱭᱢᱟ ᱨᱟᱸᱜᱟᱣ ᱛᱟᱭ ᱠᱤᱝᱵᱟ ᱞᱳᱵᱷᱤ ᱜᱮᱭᱟᱭ ᱠᱤᱝᱵᱟ ᱠᱷᱟᱨᱟᱯ ᱪᱚᱨᱤᱛᱨᱚ ᱛᱟᱭ ᱟᱨ ᱱᱩᱠᱩ ᱦᱚᱲ ᱜᱮ ᱪᱷᱟᱯᱨᱤ ᱠᱚ ᱛᱮᱭᱟᱨᱚᱜ ᱠᱟᱱᱟ ᱯᱚᱨᱚᱵᱚᱨᱛᱤ ᱛᱮ ᱮᱢᱚᱱ ᱠᱤᱪᱷᱩ ᱫᱚ ᱵᱟᱝ ᱥᱮ ᱮᱢᱚᱱ ᱦᱚᱸ ᱵᱟᱝ ᱡᱮ ᱠᱚᱭᱴᱟ ᱠᱚᱲᱟ ᱥᱮ ᱠᱩᱲᱤ ᱚᱲᱟᱜ ᱨᱮᱱ ᱦᱚᱲ ᱡᱟᱹᱥᱛᱤ ᱩᱱᱤ ᱠᱚ ᱥᱟᱥᱚᱱ ᱫᱤ ᱠᱟᱱᱟ ᱠᱚ ᱥᱟᱥᱚᱱ ᱨᱮᱠᱚ ᱫᱚᱦᱚᱭ ᱫᱤ ᱠᱟᱱᱟ ᱚᱛᱛᱟᱪᱟᱨ ᱫᱟᱠᱚ ᱩᱱᱤ ᱦᱚᱲ ᱜᱮ ᱯᱚᱨᱚᱵᱚᱨᱛᱤ ᱪᱷᱟᱹᱯᱨᱤ ᱰᱟᱦᱟᱨ ᱮ ᱯᱟᱸᱡᱟᱭ ᱫᱟ ᱮᱢᱚᱱ ᱠᱤᱪᱷᱩ ᱦᱚᱸ ᱠᱤᱱᱛᱩ ᱵᱟᱝ ᱛᱤᱦᱤᱧ ᱜᱟᱯᱟ ᱡᱟ ᱯᱨᱳ ᱞᱮᱵᱮᱞ ᱨᱮᱱ ᱚᱨᱛᱷᱟᱛ ᱵᱷᱚᱫᱨᱚ ᱪᱷᱟᱹᱯᱨᱤ ᱠᱚᱵᱚᱱ ᱧᱮᱞ ᱧᱟᱢᱮᱫ ᱠᱚᱣᱟ ᱱᱤᱭᱟᱹ ᱠᱚᱫᱚ ᱮᱠᱮᱱ ᱫᱩᱞᱟᱹᱲ ᱨᱮᱱᱟᱜ ᱥᱟᱭᱤᱰ ᱤᱯᱷᱮᱠᱴ ᱠᱟᱱᱟ ᱡᱟᱨ ᱯᱷᱚᱞᱮ ᱫᱩᱞᱟᱹᱲ ᱨᱮᱱᱟᱜ ᱡᱩᱫᱤ ᱡᱟᱦᱟᱸᱭ ᱫᱷᱳᱠᱟ ᱠᱚ ᱧᱟᱢᱮᱫ ᱠᱷᱟᱡ ᱚᱠᱚᱭ ᱫᱚ ᱱᱤᱭᱟᱹ ᱵᱷᱚᱫᱨᱚ ᱪᱷᱟᱹᱯᱨᱤ ᱰᱟᱦᱟᱨ ᱠᱚ ᱯᱟᱸᱡᱟᱭᱮᱫᱟ ᱚᱠᱚᱭ ᱫᱚ ᱵᱟᱵᱮᱨ ᱠᱚ ᱥᱮᱸᱫᱽᱨᱟᱭᱮᱫᱟ ᱟᱨ ᱚᱠᱚᱭ ᱫᱚ ᱱᱟᱣᱟ ᱵᱷᱟᱵᱮ ᱞᱟᱭᱤᱯᱷ ᱥᱴᱟᱭᱤᱞ ᱛᱮᱭᱟᱨ ᱨᱮᱱᱟᱜ ᱠᱚ ᱪᱮᱥᱴᱟᱭᱮᱫᱟ ᱱᱤᱛᱚᱝ ᱪᱮᱫ ᱱᱩᱠᱩ ᱪᱷᱟᱹᱯᱨᱤ ᱠᱷᱟᱹᱛᱤᱨ ᱥᱚᱢᱟᱡᱽ ᱨᱮ ᱡᱟᱦᱟᱱᱟᱜ ᱥᱟᱭᱤᱰ ᱤᱯᱷᱮᱠᱴ ᱯᱟᱲᱟᱜ ᱠᱟᱱᱟ ᱡᱮᱠᱷᱟᱱᱮ ᱱᱩᱠᱩ ᱪᱷᱟᱹᱯᱨᱤ ᱠᱚᱣᱟᱜ ᱱᱤᱡᱚᱥᱥᱚ ᱢᱚᱱᱛᱚᱵᱵᱚ ᱟᱞᱮ ᱛᱚ ᱥᱚᱢᱟᱡᱽ ᱨᱮᱱ ᱚᱠᱚᱭ ᱦᱚᱲᱟᱜ ᱦᱚᱸ ᱠᱷᱚᱛᱤ ᱵᱟᱞᱮ ᱵᱟᱞᱮ ᱠᱷᱚᱛᱤᱭᱮᱫ ᱠᱚᱣᱟ ᱟᱨ ᱵᱟᱝ ᱥᱚᱢᱟᱡᱽ ᱨᱮ ᱢᱚᱡᱽ ᱢᱩᱠᱷᱚᱥ ᱦᱚᱨᱚᱜ ᱠᱟᱛᱮ ᱰᱟᱦᱟᱨ ᱠᱚᱞᱮ ᱫᱟᱬᱟ ᱵᱟᱲᱟᱭ ᱠᱟᱱᱟ ᱟᱨ ᱵᱟᱝ ᱵᱷᱤᱛᱨᱤ ᱵᱷᱤᱛᱨᱤ ᱛᱮᱫᱚ ᱟᱞᱮᱭᱟᱜ ᱠᱮᱨᱮᱠᱴᱟᱨ ᱞᱤᱥᱴ ᱢᱮᱱᱟᱜ ᱛᱟᱞᱮᱭᱟ ᱠᱤᱱᱛᱩ ᱥᱚᱢᱟᱡᱽ ᱨᱮᱱ ᱦᱚᱲ ᱠᱚᱴᱷᱮᱱ ᱫᱚ ᱟᱹᱰᱤ ᱵᱷᱚᱫᱨᱚ ᱞᱮ ᱥᱟᱡᱟᱜ ᱠᱟᱱᱟ ᱮᱢᱚᱱ ᱦᱚᱸ ᱵᱟᱝ ᱥᱳ ᱢᱟᱭ ᱞᱟᱭᱤᱯᱷ ᱢᱟᱭ ᱨᱩᱞᱥ ᱱᱤᱭᱟᱹ ᱢᱮᱱ ᱛᱮᱜᱮ ᱠᱤᱱᱛᱩ ᱩᱱᱠᱩ ᱠᱚ ᱮᱜᱤᱭᱮ ᱪᱟᱞᱟᱜ ᱠᱟᱱᱟ ᱪᱮᱫ ᱢᱟᱭ ᱞᱟᱭᱤᱯᱷ ᱢᱟᱭ ᱨᱩᱞᱥ ᱢᱮᱱ ᱛᱮᱜᱮ ᱱᱤᱭᱟᱹ ᱯᱨᱚᱢᱟᱱᱚᱜ ᱠᱟᱱᱟ ᱡᱮ ᱵᱟᱹᱠᱤ ᱥᱚᱢᱟᱡᱽ ᱨᱮᱱ ᱡᱮ ᱠᱩᱲᱤ ᱠᱚ ᱢᱮᱱᱟᱜ ᱠᱚᱣᱟ ᱩᱱᱠᱩ ᱴᱷᱮᱱ ᱡᱟᱦᱟᱱᱟᱜ ᱤᱯᱷᱮᱠᱴ ᱵᱟᱝ ᱯᱟᱲᱟᱜ ᱠᱟᱱᱟ ᱟᱨ ᱚᱯᱚᱡᱤᱴ ᱥᱟᱭᱤᱰ ᱨᱮ ᱡᱮ ᱥᱚᱢᱟᱡᱽ ᱨᱮ ᱡᱮ ᱦᱚᱲ ᱢᱮᱱᱟᱜ ᱵᱚᱱᱟ ᱪᱮᱫ ᱟᱵᱚ ᱱᱤᱭᱟᱹ ᱵᱚᱱ ᱞᱟᱹᱭ ᱫᱟᱲᱮᱭᱟᱜᱼᱟ ᱡᱮ ᱱᱩᱠᱩ ᱪᱷᱟᱯᱨᱤ ᱠᱷᱟᱹᱛᱤᱨ ᱛᱮᱜᱮ ᱥᱚᱢᱟᱡᱽ ᱫᱚ ᱵᱟᱹᱲᱤᱡᱚᱜ ᱠᱟᱱᱟ ᱡᱩᱫᱤ ᱵᱚᱱ ᱧᱮᱞ ᱞᱮᱠᱷᱟᱱ ᱱᱩᱠᱩ ᱪᱷᱟᱯᱨᱤ ᱠᱚᱣᱟᱜ ᱵᱮᱥᱴ ᱪᱷᱟᱯᱨᱤ ᱩᱫᱩᱜ ᱨᱮᱱᱟᱜ ᱯᱞᱟᱴᱯᱷᱚᱨᱢ ᱚᱠᱟ ᱠᱚ ᱠᱟᱱᱟ ᱡᱟᱦᱟᱱᱟᱜ ᱯᱨᱳᱜᱨᱟᱢ ᱵᱟ ᱢᱮᱞᱟ ᱪᱷᱟᱛᱟ ᱡᱮᱠᱷᱟᱱᱮ ᱟᱵᱚᱨᱮᱱ ᱥᱟᱱᱛᱟᱞᱤ ᱠᱚᱢᱤᱴᱤ ᱨᱮᱱ ᱦᱚᱲ ᱜᱮ ᱱᱤᱭᱟᱹ ᱠᱚᱠᱚ ᱟᱭᱳᱡᱚᱱ ᱫᱟ ᱟᱨ ᱚᱸᱰᱮ ᱜᱮ ᱩᱱᱠᱩ ᱠᱤᱱᱛᱩ ᱵᱮᱥᱴ ᱵᱷᱟᱵᱮ ᱵᱤᱱᱫᱟᱥ ᱞᱟᱭᱤᱵᱷ ᱵᱷᱟᱵᱮ ᱟᱠᱚᱣᱟᱜ ᱪᱷᱟᱯᱨᱤ ᱜᱤᱨᱤ ᱠᱚ ᱩᱫᱩᱜ ᱫᱟᱲᱮᱭᱟᱜᱼᱟ ᱪᱮᱫ ᱱᱩᱠᱩ ᱪᱷᱟᱯᱨᱤ ᱠᱚ ᱥᱠᱩᱞ ᱠᱤᱝᱵᱟ ᱵᱟᱡᱟᱨ ᱢᱟᱨᱠᱮᱴ ᱵᱟᱨᱦᱮ ᱨᱮ ᱱᱚᱝᱠᱟ ᱪᱷᱟᱹᱯᱨᱤ ᱜᱤᱨᱩᱭ ᱤᱱᱟᱹᱜ ᱠᱚ ᱩᱫᱩᱜ ᱫᱟᱲᱮᱭᱟᱜ ᱠᱟᱱᱟ ᱵᱟᱠᱚ ᱩᱫᱩᱜ ᱫᱟᱲᱮᱭᱟᱜ ᱠᱟᱱᱟ ᱠᱟᱨᱚᱱ ᱚᱱᱟ ᱠᱚᱨᱮ ᱵᱟᱨᱦᱮ ᱨᱮ ᱟᱭᱢᱟ ᱰᱤᱥᱤᱯᱞᱤᱱ ᱢᱮᱱᱟᱜᱼᱟ ᱠᱤᱱᱛᱩ ᱩᱱᱠᱩ ᱞᱟᱹᱜᱤᱫ ᱵᱮᱥᱴ ᱥᱟᱫᱷᱤᱱᱚᱛᱟ ᱡᱩᱫᱤ ᱠᱳᱱᱳ ᱯᱞᱟᱴᱯᱷᱚᱨᱢ ᱛᱟᱦᱮᱱ ᱠᱷᱟᱱ ᱠᱳᱱᱳ ᱡᱟᱭᱜᱟ ᱛᱟᱦᱮᱱ ᱠᱷᱟᱱ ᱚᱱᱟ ᱠᱚᱫᱚ ᱟᱵᱚ ᱥᱟᱱᱛᱟᱲᱟᱜ ᱟᱭᱳᱡᱚᱱ ᱠᱚᱨᱟ ᱯᱨᱳᱜᱨᱟᱢ ᱠᱤᱝᱵᱟ ᱢᱮᱞᱟ ᱯᱟᱛᱟ ᱨᱮᱜᱮ ᱠᱤᱱᱛᱩ ᱢᱚᱡᱽ ᱛᱮᱠᱚ ᱩᱫᱩᱜ ᱫᱟᱲᱮᱭᱟᱜᱼᱟ ᱟᱨ ᱡᱮᱠᱷᱟᱱᱮ ᱯᱨᱳᱜᱨᱟᱢ ᱢᱟᱱᱮ ᱜᱮᱵᱚᱱ ᱞᱟᱹᱭ ᱫᱟᱲᱮᱭᱟᱜ ᱠᱟᱱᱟ ᱩᱱᱠᱩ ᱥᱮᱛᱟ ᱠᱚ ᱞᱮᱠᱟ ᱵᱷᱟᱫᱨᱚ ᱢᱟᱥ ᱞᱮᱠᱟ ᱢᱤᱫᱴᱮᱱ ᱥᱤᱡᱤᱱ ᱩᱱᱠᱩ ᱞᱟᱹᱜᱤᱫ ᱦᱤᱡᱩᱜ ᱠᱟᱱᱟ ᱠᱤᱱᱛᱩ ᱱᱩᱠᱩ ᱪᱷᱟᱹᱯᱨᱤ ᱟᱨ ᱯᱟᱨᱥᱚᱱᱟᱞ ᱵᱷᱟᱵᱮ ᱪᱮᱫ ᱤᱧ ᱮᱜᱮᱨ ᱠᱚᱣᱟ ᱠᱟᱨᱚᱱ ᱟᱵᱚ ᱥᱚᱢᱟᱡᱽ ᱨᱮᱱ ᱦᱚᱲ ᱠᱚᱜᱮ ᱥᱩᱫᱷᱩ ᱢᱟᱛᱨᱚ ᱱᱤᱭᱟᱹ ᱠᱚᱢᱮᱱᱴ ᱵᱚᱠᱥ ᱨᱮ ᱮᱜᱮᱨ ᱜᱮᱵᱚᱱ ᱫᱟᱲᱮᱭᱟᱜᱼᱟ ᱟᱨ ᱡᱩᱫᱤ ᱱᱤᱭᱟᱹ ᱠᱚ ᱡᱤᱱᱤᱥ ᱨᱮᱜᱮ ᱱᱤᱭᱟᱹ ᱪᱷᱟᱹᱯᱨᱤ ᱜᱤᱨᱤ ᱜᱮ ᱟᱵᱚᱣᱟᱜ ᱢᱮᱫ ᱥᱟᱢᱟᱝ ᱨᱮ ᱡᱩᱫᱤ ᱦᱩᱭᱩᱜ ᱠᱷᱟᱱ ᱛᱟᱦᱚᱞᱮ ᱯᱨᱚᱛᱤᱵᱟᱫᱽ ᱡᱟᱱᱟᱣ ᱵᱟᱫᱽ ᱫᱤᱭᱮ ᱥᱮᱠᱷᱟᱱᱮ ᱢᱮᱫ ᱛᱮᱵᱚᱱ ᱧᱮᱞᱟ ᱟᱨ ᱨᱟᱹᱥᱠᱟᱹ ᱵᱚᱱ ᱦᱟᱛᱟᱣ ᱡᱚᱱᱚᱜᱼᱟ ᱱᱤᱭᱟᱹ ᱪᱷᱟᱲᱟ ᱟᱨ ᱪᱮᱫ ᱦᱚᱸ ᱵᱟᱵᱚᱱ ᱠᱚᱨᱟᱣ ᱮᱫᱟ ᱛᱚᱵᱮ ᱱᱤᱭᱟᱹ ᱪᱷᱟᱹᱯᱨᱤ ᱜᱤᱨᱤ ᱡᱩᱫᱤ ᱵᱟᱵᱚᱱ ᱛᱷᱤᱨ ᱠᱷᱟᱱ ᱛᱟᱦᱚᱞᱮ ᱥᱚᱢᱟᱡᱽ ᱨᱮᱱ ᱯᱨᱚᱛᱤᱴᱤ ᱦᱚᱲ ᱴᱷᱮᱱ ᱠᱤᱱᱛᱩ ᱱᱤᱭᱟᱹ ᱪᱷᱟᱹᱯᱨᱤ ᱵᱷᱟᱭᱨᱟᱥ ᱯᱟᱥᱱᱟᱜᱼᱟ ᱟᱨ ᱥᱚᱢᱟᱡᱽ ᱨᱮᱱ ᱯᱨᱚᱛᱤᱴᱤ ᱠᱩᱲᱤ ᱜᱮ ᱱᱤᱭᱟᱹ ᱪᱷᱟᱹᱯᱨᱤ ᱦᱮᱥᱴᱮᱜᱽ ᱠᱤᱱᱛᱩ ᱯᱟᱲᱟᱣ ᱠᱚᱣᱟ ᱯᱷᱚᱞᱮ ᱵᱤᱯᱚᱨᱤᱛᱮ ᱮᱢᱚᱱ ᱦᱚᱸ ᱦᱩᱭ ᱛᱟᱱᱟᱜᱚᱜᱼᱟ ᱱᱩᱠᱩ ᱯᱨᱚᱛᱤᱴᱤ ᱥᱟᱱᱛᱷᱟᱞᱤ ᱢᱟᱱᱮ ᱜᱮ ᱪᱷᱟᱹᱯᱨᱤ ᱠᱟᱱᱟ ᱠᱚ ᱟᱨ ᱱᱩᱠᱩ ᱪᱷᱟᱹᱯᱨᱤ ᱢᱟᱱᱮ ᱜᱮ ᱵᱤᱱᱟᱹ ᱚᱫᱷᱤᱠᱟᱨ ᱛᱮ ᱡᱮ ᱠᱳᱱᱳ ᱢᱤᱫᱴᱮᱱ ᱦᱚᱲ ᱦᱚᱸ ᱰᱟᱦᱟᱨ ᱜᱷᱟᱴ ᱨᱮ ᱩᱱᱤᱭᱟᱜ ᱛᱤᱢ ᱥᱟᱵ ᱛᱟᱱᱟᱜ ᱫᱟᱲᱮᱜ ᱛᱟᱭᱟ ᱟᱨ ᱠᱟᱛᱷᱟ ᱨᱮ ᱢᱮᱱᱟᱜᱼᱟ ᱡᱮ ᱯᱟᱭᱥᱟ ᱯᱷᱮᱸᱠᱚ ᱛᱟᱢᱟᱥᱟ ᱫᱮᱠᱷᱚ ᱮᱢᱚᱱ ᱜᱮ ᱦᱩᱭ ᱩᱛᱟᱹᱨᱚᱜᱼᱟ ᱪᱮᱫ ᱤᱧ ᱢᱮᱱ ᱚᱪᱚᱭᱮᱫᱟ ᱚᱱᱟ ᱫᱚ ᱟᱹᱰᱤ ᱢᱚᱡᱽ ᱛᱮᱜᱮ ᱯᱮ ᱵᱩᱡᱷᱟᱹᱣ ᱧᱟᱢ ᱮᱫᱟ ᱡᱮ ᱛᱤᱦᱤᱧ ᱥᱟᱱᱛᱷᱟᱞᱤ ᱠᱚᱲᱟ ᱠᱤᱝᱵᱟ ᱠᱩᱲᱤ ᱠᱚ ᱵᱟᱝ ᱜᱟᱱᱚᱜ ᱡᱟᱭᱜᱟ ᱨᱮ ᱡᱩᱫᱤ ᱥᱚᱵ ᱥᱚᱢᱚᱭ ᱮᱵᱮᱞᱮᱵᱮᱞ ᱠᱚ ᱛᱟᱦᱮᱱ ᱠᱷᱟᱡ ᱛᱟᱦᱚᱞᱮ ᱵᱤᱥᱮᱥ ᱠᱚᱨᱮ ᱠᱚᱲᱟ ᱠᱚ ᱟᱫᱟᱨᱥ ᱡᱟᱭᱜᱟ ᱨᱮ ᱟᱹᱰᱤ ᱟᱹᱰᱤ ᱠᱚᱢ ᱜᱮ ᱨᱮᱥᱯᱮᱠᱴ ᱯᱮ ᱧᱟᱢᱟ ᱥᱚᱱᱢᱟᱱ ᱵᱟᱠᱚ ᱮᱢᱟ ᱯᱮᱭᱟ ᱟᱵᱚᱣᱟᱜ ᱱᱤᱭᱟᱹ ᱪᱷᱟᱯᱨᱤ ᱜᱤᱨᱤ ᱧᱮᱞᱛᱮ ᱟᱨ ᱠᱩᱲᱤ ᱠᱚᱦᱚᱸ ᱱᱤᱭᱟᱹ ᱦᱚᱸᱧ ᱢᱮᱛᱟ ᱯᱮᱭᱟ ᱡᱮ ᱪᱷᱟᱹᱛᱤᱠ ᱠᱚᱴᱷᱮ ᱟᱯᱮᱭᱟᱜ ᱯᱟᱨᱥᱚᱱᱟᱞ ᱞᱟᱭᱤᱯᱷ ᱵᱚᱞᱮ ᱪᱮᱫ ᱦᱚᱸ ᱵᱟᱝ ᱛᱟᱦᱮᱱ ᱛᱟᱯᱮᱭᱟ ᱡᱮᱠᱷᱟᱱᱮ ᱥᱚᱨᱠᱟᱨᱤ ᱞᱟᱭᱤᱯᱷ ᱱᱚᱝᱠᱟ ᱢᱮᱫ ᱛᱮᱜᱮ ᱠᱤᱱᱛᱩ ᱠᱚ ᱧᱮᱞ ᱯᱮᱭᱟ